ᱥᱟᱱᱟᱢ ᱜᱟᱛᱮ ᱠᱚ ᱡᱚᱦᱟᱨ ᱜᱮ ᱛᱟᱵᱚᱱ ᱤᱧ ᱜᱮ ᱯᱷᱟᱹᱜᱩ ᱠᱤᱥᱠᱩ ᱟᱨ ᱛᱮᱦᱮᱧᱟᱜ ᱵᱞᱚᱜ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱟᱦᱮᱱ ᱠᱟᱱᱟ ᱜᱟᱛᱮ ᱠᱚ ᱟᱨ ᱛᱮᱦᱮᱧ ᱫᱚ ᱱᱟᱜ ᱛᱟᱵᱚᱱ ᱚᱲᱟᱜ ᱠᱚᱨᱮ ᱜᱮ ᱢᱤᱱᱟᱹᱧᱟ ᱟᱨ ᱚᱲᱟᱜ ᱠᱚᱨᱮ ᱱᱟᱜ ᱛᱮᱦᱮᱧ ᱪᱮᱫ ᱠᱚᱧ ᱠᱟᱹᱢᱤᱭᱮᱫᱼᱟ ᱚᱱᱟ ᱠᱚᱧ ᱫᱮᱠᱷᱟᱣ ᱟᱯᱮᱭᱟ ᱛᱟᱵᱚᱱ ᱛᱮᱦᱮᱧᱟᱜ ᱵᱞᱚᱜ ᱨᱮᱫᱚ ᱟᱨ ᱟᱯᱮ ᱥᱟᱱᱟᱢ ᱠᱚ ᱵᱷᱤᱰᱤᱭᱳ ᱨᱮ ᱡᱚᱲᱟᱣ ᱛᱟᱦᱮᱱ ᱢᱟ ᱟᱨ ᱡᱟᱦᱟᱸᱭ ᱠᱚ ᱱᱚᱣᱟ ᱪᱮᱱᱮᱞ ᱨᱮᱵᱚᱱ ᱱᱟᱣᱟ ᱜᱮᱭᱟ ᱱᱚᱣᱟ ᱪᱮᱱᱮᱞ ᱥᱟᱵᱥᱠᱨᱟᱭᱤᱵ ᱫᱚ ᱟᱞᱚᱵᱚᱱ ᱦᱤᱲᱤᱧ ᱢᱟ ᱛᱚᱵᱮ ᱫᱮᱞᱟᱝ ᱵᱚᱱ ᱵᱷᱤᱰᱤᱭᱳ ᱢᱟᱲᱟᱝ ᱥᱮᱫ ᱵᱚᱱ ᱞᱟᱦᱟ ᱤᱫᱤ ᱞᱮᱜᱮ ᱛᱚ ᱜᱟᱛᱮ ᱠᱚ ᱛᱮᱦᱮᱧ ᱫᱚ ᱱᱟᱦᱟᱜ ᱢᱤᱫᱴᱟᱝ ᱠᱟᱹᱢᱤ ᱚᱲᱟᱜ ᱨᱮᱱᱟᱜ ᱫᱤᱱ ᱜᱮ ᱵᱟᱹᱧ ᱠᱟᱹᱢᱤ ᱫᱟᱲᱮᱭᱟᱜ ᱠᱟᱱᱟ ᱛᱟᱵᱚᱱ ᱦᱟᱱᱛᱮ ᱱᱟᱛᱮ ᱟᱹᱰᱤᱜᱟᱱ ᱠᱟᱹᱢᱤ ᱠᱚ ᱤᱫᱤ ᱠᱟᱛᱮᱱ ᱛᱚ ᱚᱱᱟᱜᱮ ᱱᱟᱦᱟᱜ ᱛᱮᱦᱮᱧ ᱫᱚᱧ ᱠᱟᱹᱢᱤ ᱧᱚᱜᱟ ᱛᱟᱵᱚᱱ ᱥᱟᱶᱛᱮ ᱚᱞ ᱵᱟᱲᱟ ᱧᱚᱜ ᱦᱩᱭᱩᱜᱼᱟ ᱱᱟᱦᱟᱜ ᱤᱧᱟᱹᱜ ᱠᱟᱹᱢᱤ ᱢᱟ ᱱᱤᱭᱟᱹ ᱠᱚᱜᱮ ᱛᱚ ᱤᱱᱠᱟᱹ ᱛᱮᱜᱮ ᱱᱟᱦᱟᱜ ᱛᱮᱦᱮᱧᱟᱜ ᱫᱤᱱ ᱫᱚ ᱯᱟᱥᱚᱜᱼᱟ ᱛᱟᱵᱚᱱ ᱟᱨ ᱠᱟᱹᱢᱤ ᱫᱚ ᱱᱟᱦᱟᱜ ᱛᱟᱵᱚᱱ ᱦᱩᱭᱩᱜ ᱠᱟᱱᱟ ᱱᱚᱜᱼᱚ ᱱᱚᱣᱟ ᱱᱚᱣᱟ ᱵᱚᱲ ᱵᱚᱱ ᱧᱮᱞ ᱫᱟᱲᱮᱭᱟᱜ ᱠᱟᱱᱟ ᱛᱟᱨ ᱠᱚ ᱜᱟᱹᱨᱩᱭ ᱴᱟᱹᱯᱩᱭ ᱢᱮᱱᱟᱜ ᱟᱠᱟᱜᱼᱟ ᱛᱚ ᱚᱱᱟ ᱠᱚᱜᱮ ᱱᱟᱦᱟᱜ ᱛᱮᱦᱮᱧ ᱫᱚ ᱣᱟᱨᱤᱝ ᱦᱩᱭᱩᱜᱼᱟ ᱱᱚᱱ ᱚᱲᱟᱜ ᱠᱚ ᱱᱟᱦᱟᱜ ᱵᱚᱱ ᱧᱮᱞᱮᱫ ᱜᱮᱭᱟ ᱠᱟᱹᱡ ᱥᱟᱯᱷᱟ ᱥᱟᱹᱯᱷᱤ ᱵᱟᱲᱟ ᱟᱠᱟᱱᱟ ᱛᱚ ᱱᱤᱭᱟᱹ ᱥᱤᱛᱩᱝ ᱫᱤᱱ ᱵᱷᱤᱛᱤᱨ ᱨᱮ ᱱᱚᱣᱟ ᱠᱚᱫᱚ ᱚᱲᱟᱜ ᱠᱚ ᱥᱟᱯᱷᱟ ᱥᱟᱹᱯᱷᱤ ᱦᱩᱭ ᱟᱠᱟᱱᱟ ᱚᱲᱟᱜ ᱠᱚ ᱨᱤᱯᱮᱭᱟᱨ ᱨᱤᱯᱮᱭᱟᱨ ᱨᱮᱱᱟᱜ ᱛᱟᱦᱮᱱ ᱤᱱᱟᱹ ᱥᱤᱛᱩᱝ ᱫᱤᱱ ᱵᱷᱤᱛᱤᱨ ᱨᱮ ᱛᱚ ᱚᱲᱟᱜ ᱨᱤᱯᱮᱭᱟᱨ ᱡᱮᱨᱮᱲ ᱯᱚᱛᱟᱣ ᱯᱚᱨᱮ ᱛᱚ ᱫᱤᱱ ᱜᱮ ᱱᱚᱣᱟ ᱛᱟᱨ ᱠᱚ ᱳᱭᱟᱨᱤᱝ ᱵᱟᱹᱧ ᱥᱚᱢᱚᱭᱚᱜ ᱠᱟᱱᱟ ᱛᱚ ᱛᱮᱦᱮᱧ ᱫᱚ ᱦᱟᱸᱜ ᱳᱭᱟᱨᱤᱝ ᱦᱩᱭᱩᱜᱼᱟ ᱡᱚᱛᱚ ᱚᱲᱟᱜ ᱨᱮ ᱞᱟᱭᱤᱱ ᱤᱫᱤ ᱦᱩᱭᱩᱜᱼᱟ ᱛᱚ ᱤᱱᱟᱹ ᱠᱚᱜᱮ ᱦᱟᱸᱜ ᱤᱧ ᱠᱟᱹᱢᱤᱭᱟ ᱛᱟᱵᱚᱱ ᱟᱨ ᱫᱮᱞᱟ ᱵᱚᱱ ᱵᱷᱤᱰᱤᱭᱳ ᱨᱮ ᱡᱚᱲᱟᱣ ᱛᱟᱦᱮᱱ ᱢᱟ ᱱᱚᱜᱼᱚᱭ ᱱᱚᱣᱟ ᱛᱟᱨ ᱠᱚ ᱛᱟᱵᱚᱱ ᱜᱟᱹᱨᱩᱭ ᱴᱟᱹᱯᱩᱭ ᱮᱠᱫᱚᱢ ᱟᱸᱠᱟᱣ ᱵᱟᱲᱟ ᱟᱠᱟᱫᱟᱹᱧ ᱠᱷᱟᱹᱞᱤ ᱵᱟᱹᱛᱤ ᱡᱩᱞᱩᱜ ᱞᱮᱠᱟᱜᱮ ᱛᱚ ᱱᱚᱜᱼᱚ ᱱᱚᱣᱟ ᱠᱚᱜᱮ ᱱᱟᱦᱟᱜ ᱛᱮᱦᱮᱧ ᱫᱚ ᱚᱱᱠᱟᱛᱮ ᱡᱚᱛᱚ ᱚᱲᱟᱜ ᱱᱟᱦᱟᱜ ᱳᱣᱟᱨᱤᱝ ᱦᱩᱭᱩᱜᱼᱟ ᱵᱟᱹᱛᱤ ᱠᱚ ᱠᱟᱹᱴᱤᱡ ᱯᱷᱤᱴᱤᱝ ᱦᱩᱭᱩᱜᱼᱟ ᱞᱟᱭᱤᱴ ᱠᱚ ᱧᱮᱞᱟ ᱱᱚᱣᱟ ᱚᱲᱟᱜ ᱱᱟᱣᱟ ᱚᱲᱟᱜ ᱚᱱᱠᱟᱛᱮ ᱱᱟᱦᱟᱜ ᱡᱚᱛᱚ ᱳᱣᱟᱨᱤᱝ ᱦᱩᱭᱩᱜᱼᱟ ᱛᱟᱵᱚᱱ ᱜᱟᱛᱮ ᱠᱚ ᱟᱨ ᱛᱮᱦᱮᱧ ᱫᱚ ᱱᱟᱦᱟᱜ ᱟᱞᱮ ᱥᱮᱫ ᱫᱚᱭ ᱫᱟᱜ ᱡᱟᱹᱯᱩᱫ ᱧᱚᱜ ᱜᱮᱭᱟ ᱛᱟᱵᱚᱱ ᱟᱨ ᱟᱯᱮ ᱥᱮᱱ ᱫᱟᱜ ᱡᱟᱹᱯᱩᱫ ᱠᱚ ᱪᱮᱫ ᱞᱮᱠᱟ ᱱᱤᱦᱟᱹᱛᱤ ᱠᱚᱢᱮᱱᱴ ᱠᱟᱛᱮ ᱞᱟᱹᱭ ᱢᱟ ᱛᱟᱵᱚᱱ ᱛᱚ ᱱᱚᱜᱼᱚ ᱱᱚᱝᱠᱟ ᱱᱟᱦᱟᱜ ᱚᱱᱮ ᱫᱟᱜ ᱡᱟᱹᱯᱩᱫᱮᱜᱼᱟ ᱚᱱᱮ ᱚᱱᱠᱟ ᱱᱤᱛᱚᱜ ᱡᱚᱥᱴ ᱱᱟᱦᱟᱜ ᱡᱟᱹᱯᱩᱫᱮ ᱮᱦᱚᱵ ᱟᱠᱟᱫᱼᱟ ᱟᱨ ᱫᱤᱱ ᱫᱷᱟᱨᱟᱭ ᱡᱟᱹᱯᱩᱫᱮᱜᱼᱟ ᱪᱮ ᱛᱤᱱᱟᱹᱜ ᱜᱷᱟᱹᱲᱤᱡ ᱠᱚ ᱫᱟᱜᱮᱜᱼᱟ ᱱᱟᱦᱟᱜ ᱵᱚᱱ ᱧᱮᱞᱟ ᱟᱨ ᱵᱟᱹᱫᱽ ᱵᱟᱹᱭᱦᱟᱹᱲ ᱪᱟᱥᱵᱟᱥ ᱠᱟᱹᱢᱤ ᱠᱚ ᱪᱮᱫ ᱞᱮᱠᱟ ᱟᱯᱮ ᱥᱮᱱ ᱦᱩᱭᱩᱜ ᱠᱟᱱᱟ ᱚᱱᱟ ᱠᱚᱦᱚᱸ ᱞᱟᱹᱭ ᱢᱟ ᱛᱟᱵᱚᱱ ᱠᱚᱢᱮᱱᱴ ᱠᱟᱛᱮ ᱚᱱᱠᱟ ᱛᱟᱵᱚᱱ ᱡᱟᱹᱯᱩᱫᱮᱜᱼᱟ ᱱᱟᱦᱟᱜ ᱜᱟᱛᱮ ᱠᱚ ᱱᱚᱣᱟ ᱫᱚ ᱱᱟᱦᱟᱜ ᱠᱩᱞᱦᱤ ᱯᱟᱦᱴᱟ ᱱᱚᱝᱠᱟ ᱫᱟᱜ ᱮ ᱧᱩᱨᱮᱜᱼᱟ ᱛᱟᱵᱚᱱ ᱫᱟᱜ ᱡᱟᱹᱯᱩᱫ ᱜᱮ ᱱᱟᱦᱟᱜ ᱧᱮᱞ ᱧᱚᱜ ᱦᱚᱪᱚᱭᱮᱫ ᱵᱚᱱᱟ ᱟᱞᱮ ᱥᱮᱫ ᱱᱚᱜᱼᱚ ᱱᱚᱝᱠᱟ ᱛᱮᱦᱮᱧ ᱫᱚ ᱡᱟᱹᱯᱩᱫ ᱡᱟᱹᱯᱩᱫᱮᱜᱼᱟ ᱟᱯᱮ ᱥᱮᱱ ᱪᱮᱫ ᱞᱮᱠᱟ ᱫᱟᱜ ᱡᱟᱹᱯᱩᱫ ᱠᱚ ᱠᱚᱢᱮᱱᱴ ᱠᱟᱛᱮ ᱱᱤᱦᱟᱹᱛᱤ ᱞᱟᱹᱭ ᱢᱟ ᱜᱟᱛᱮ ᱠᱚ ᱛᱟᱵᱚᱱ ᱠᱩᱞᱦᱤ ᱯᱟᱦᱴᱟ ᱱᱚᱜᱼᱚ ᱱᱚᱝᱠᱟ ᱫᱟᱜ ᱮ ᱧᱩᱨᱮᱜᱼᱟ ᱡᱷᱤᱯᱤᱨ ᱡᱷᱤᱯᱤᱨ ᱜᱟᱛᱮ ᱠᱚ ᱱᱤᱛᱚᱜ ᱫᱚ ᱱᱟᱦᱟᱜ ᱱᱚᱣᱟ ᱳᱣᱟᱨᱤᱝ ᱦᱩᱭᱩᱜᱼᱟ ᱛᱟᱵᱚᱱ ᱱᱚᱜᱼᱚ ᱱᱚᱝᱠᱟ ᱜᱟᱹᱨᱩᱭ ᱴᱟᱹᱯᱩᱭ ᱢᱮᱱᱟᱜᱼᱟ ᱱᱚᱣᱟ ᱠᱚ ᱥᱟᱢᱴᱟᱣ ᱥᱟᱺᱦᱤᱡ ᱜᱟᱛᱮ ᱠᱚ ᱛᱚ ᱞᱟᱭᱤᱱ ᱨᱮ ᱠᱟᱹᱢᱤ ᱢᱟ ᱱᱟᱦᱟᱜ ᱠᱟᱹᱡ ᱵᱚᱨᱚ ᱜᱮ ᱵᱩᱡᱷᱟᱹᱜᱼᱟ ᱛᱚ ᱯᱷᱟᱥᱴ ᱫᱚ ᱫᱮᱞᱟᱝ ᱵᱚᱱ ᱱᱚᱣᱟ ᱚᱱᱟ ᱚᱯᱷ ᱞᱟᱹᱜᱤᱫ ᱵᱚ ᱚᱯᱷ ᱥᱩᱭᱤᱪ ᱵᱚ ᱚᱯᱷ ᱞᱟᱹᱜᱤᱫ ᱡᱟᱦᱟᱸ ᱢᱮᱱ ᱵᱳᱨᱰ ᱨᱮ ᱛᱟᱦᱮᱱᱟ ᱚᱱᱟ ᱵᱚ ᱚᱯᱷᱟ ᱛᱟᱨᱯᱚᱨᱮ ᱱᱟᱛᱮ ᱣᱟᱭᱨᱤᱝ ᱦᱩᱭᱩᱜᱼᱟ ᱛᱚ ᱥᱮᱯᱷᱞᱤ ᱵᱚᱛᱚᱨ ᱵᱟᱭ ᱛᱟᱦᱮᱱᱟ ᱛᱚ ᱞᱟᱭᱤᱱ ᱠᱚᱨᱮ ᱠᱟᱹᱢᱤ ᱫᱚ ᱟᱹᱰᱤᱧ ᱵᱚᱨᱚᱜᱼᱟ ᱤᱧ ᱫᱚ ᱠᱟᱹᱡ ᱠᱟᱹᱡ ᱛᱟᱨ ᱡᱚᱴᱮᱫ ᱦᱚᱸ ᱟᱹᱰᱤ ᱥᱚᱠᱛᱚ ᱜᱤᱧ ᱵᱚᱨᱚᱜᱼᱟ ᱟᱹᱰᱤ ᱫᱷᱟᱣᱤᱧ ᱠᱟᱨᱮᱱᱴ ᱵᱟᱲᱟ ᱟᱠᱟᱱᱟ ᱛᱟᱵᱚᱱ ᱦᱮᱸᱪᱮ ᱛᱚ ᱚᱱᱟ ᱦᱤᱥᱟᱹᱵ ᱛᱮ ᱚᱱᱟ ᱢᱟᱲᱟᱝ ᱵᱚ ᱚᱯᱟ ᱛᱟᱯᱚᱨᱮ ᱠᱟᱹᱢᱤ ᱦᱩᱭᱩᱜᱼᱟ ᱜᱟᱛᱮ ᱠᱚ ᱱᱩᱱᱤ ᱵᱚᱨᱰ ᱢᱟᱲᱟᱝ ᱵᱚᱱ ᱚᱯ ᱞᱮᱜᱮ ᱛᱟᱯᱚᱨᱮ ᱢᱟᱲᱟᱝ ᱥᱮᱫ ᱵᱚᱱ ᱠᱟᱹᱢᱤᱭᱟ ᱱᱤᱛᱚᱜ ᱱᱟᱛᱮᱱᱟᱜ ᱪᱮᱫ ᱦᱚᱸ ᱯᱨᱚᱵᱞᱮᱢ ᱵᱟᱭ ᱛᱟᱦᱮᱱᱟ ᱟᱨᱟᱢ ᱥᱮ ᱵᱚᱱ ᱠᱟᱹᱢᱤ ᱫᱟᱲᱮᱭᱟᱜᱼᱟ

ᱡᱚᱛᱚ ᱳᱣᱟᱨᱤᱝ ᱠᱟᱹᱢᱤ ᱠᱚᱫᱚ ᱦᱩᱭᱱᱟ ᱛᱟᱵᱚᱱ ᱛᱟᱨ ᱠᱚ ᱜᱚᱴᱟᱧ ᱞᱟᱜᱟᱣ ᱵᱟᱲᱟ ᱠᱮᱫ ᱠᱚᱣᱟ ᱛᱚ ᱯᱤᱱ ᱠᱚ ᱥᱚᱨᱴ ᱧᱚᱜ ᱮᱱᱟ ᱛᱟᱵᱚᱱ ᱛᱚ ᱠᱤᱪᱷᱩ ᱜᱟᱱ ᱵᱟᱹᱠᱤ ᱛᱟᱦᱮᱱ ᱠᱟᱱᱟ ᱟᱫᱚ ᱟᱨ ᱢᱤᱫ ᱫᱤᱱ ᱵᱚᱱ ᱠᱟᱹᱢᱤᱭᱟ ᱟᱨ ᱛᱮᱦᱮᱧ ᱫᱚ ᱱᱤᱱᱟᱹᱜ ᱜᱮ ᱟᱹᱰᱤ ᱜᱟᱱᱤᱧ ᱥᱟᱢᱴᱟᱣ ᱥᱟᱢᱴᱤ ᱠᱮᱫ ᱠᱚᱣᱟ ᱟᱨ ᱢᱤᱫ ᱫᱤᱱ ᱪᱷᱩᱴᱟᱹᱣ ᱞᱮᱱᱠᱷᱟᱱ ᱜᱮ ᱯᱩᱨᱟᱹ ᱠᱚᱢᱯᱞᱤᱴ ᱦᱩᱭ ᱜᱚᱫᱚᱜᱼᱟ ᱛᱚ ᱫᱮᱞᱟ ᱵᱚᱱ ᱚᱠᱟ ᱞᱮᱠᱟᱱᱟᱜ ᱤᱧ ᱛᱮᱭᱟᱨ ᱦᱩᱭ ᱠᱮᱭᱟ ᱚᱱᱟ ᱧᱮᱞ ᱧᱚᱜ ᱟᱵᱚᱱ ᱦᱟᱸᱜ ᱚᱱᱟ ᱢᱤᱫᱴᱟᱝ ᱚᱲᱟᱜ ᱚᱱᱛᱮ ᱵᱚᱞᱚᱭᱮᱱᱟ ᱛᱟᱵᱚᱱ ᱟᱨ ᱚᱱᱮ ᱚᱱᱟ ᱠᱚ ᱱᱟᱦᱟᱜ ᱵᱞᱟᱠ ᱴᱮᱯ ᱧᱚᱜ ᱦᱩᱭᱩᱜᱼᱟ ᱚᱱᱠᱟᱛᱮ ᱩᱱᱠᱩ ᱯᱤᱱ ᱠᱟᱹᱡ ᱠᱚ ᱥᱚᱨᱴ ᱧᱚᱜ ᱮᱱᱟ ᱛᱚ ᱟᱨ ᱵᱟᱨᱦᱮ ᱵᱟᱠᱷᱨᱟ ᱵᱟᱭᱟ ᱠᱚ ᱦᱩᱭ ᱞᱮᱱᱟ ᱟᱨ ᱢᱤᱫ ᱫᱤᱱ ᱚᱱᱟ ᱫᱚ ᱜᱟᱛᱮ ᱠᱚ ᱠᱟᱹᱢᱤ ᱠᱟᱹᱢᱤᱛᱮ ᱯᱩᱨᱟᱹᱧ ᱩᱫᱽᱜᱟᱹᱨ ᱤᱫᱤ ᱜᱚᱫ ᱱᱟ ᱛᱟᱵᱚᱱ ᱟᱨ ᱛᱮᱦᱮᱧᱟᱜ ᱵᱷᱤᱰᱤᱭᱳ ᱫᱚ ᱱᱮᱜᱼᱮ ᱱᱤᱝᱠᱟᱹ ᱫᱷᱟᱨᱟ ᱜᱮ ᱟᱨ ᱛᱮᱦᱮᱧᱟᱜ ᱵᱷᱤᱰᱤᱭᱳ ᱫᱚ ᱱᱤᱱᱟᱹᱜ ᱨᱮᱜᱮ ᱵᱚᱱ ᱢᱩᱪᱟᱹᱫᱟ ᱢᱩᱪᱟᱹᱫ ᱨᱮᱢᱟ ᱥᱟᱱᱟᱢ ᱠᱚ ᱵᱤᱫᱟᱹᱭ ᱡᱚᱦᱟᱨ